ᱨᱚᱴᱮ ᱡᱚᱠᱷᱚᱱ ᱡᱤᱣᱤ ᱨᱮ ᱛᱟᱦᱮᱱᱟ ᱢᱩᱡ ᱮ ᱡᱚᱢ ᱠᱚᱣᱟ ᱟᱨ ᱡᱚᱠᱷᱚᱱ ᱮ ᱜᱩᱡᱩᱜᱼᱟ ᱢᱩᱡ ᱯᱟᱹᱨᱤ ᱨᱚᱴᱮ ᱠᱚ ᱡᱚᱢᱮᱭᱟ ᱡᱚᱛᱚ ᱫᱤᱱ ᱫᱩᱠ ᱫᱚ ᱵᱟᱭ ᱛᱟᱦᱮᱱᱟ ᱚᱠᱛᱮ ᱢᱤᱫ ᱫᱤᱱ ᱵᱚᱫᱚᱞᱚᱜᱼᱟ ᱟᱢ ᱡᱚᱠᱷᱚᱱ ᱢᱩᱥᱠᱤᱞ ᱦᱚᱨ ᱛᱮᱢ ᱛᱟᱲᱟᱢ ᱮᱫᱟ ᱟᱞᱚᱢ ᱛᱤᱸᱜᱩᱱᱟ ᱞᱟᱦᱟ ᱥᱮᱫ ᱜᱮ ᱛᱟᱲᱟᱢ ᱢᱮ ᱢᱤᱫ ᱫᱤᱱ ᱟᱢᱟᱜ ᱚᱠᱛᱮ ᱦᱚᱸ ᱥᱮᱴᱮᱨᱚᱜᱼᱟ ᱚᱠᱚᱭ ᱡᱩᱫᱤ ᱜᱟᱹᱞᱛᱤ ᱠᱮᱜᱼᱟ ᱜᱟᱫᱮᱞ ᱦᱚᱲ ᱠᱚ ᱥᱟᱢᱟᱝ ᱨᱮ ᱟᱞᱚᱢ ᱵᱷᱟᱫᱮᱥᱮᱭᱟ ᱮᱠᱞᱟ ᱨᱮ ᱥᱩᱢᱡᱟᱹᱣ ᱠᱟᱛᱮ ᱵᱷᱩᱞ ᱠᱷᱚᱱ ᱛᱮ ᱥᱩᱫᱷᱨᱟᱹᱣ ᱞᱟᱹᱜᱤᱫ ᱟᱨ ᱢᱤᱫ ᱫᱟᱣ ᱛᱮᱭᱟᱨᱟᱭ ᱢᱮ ᱥᱤᱧ ᱪᱟᱸᱫᱚᱣᱟᱜ ᱛᱟᱨᱟᱥ ᱟᱨ ᱜᱚᱜᱚ ᱵᱟᱵᱟᱣᱟᱜ ᱮᱜᱮᱨ ᱵᱟᱱᱟᱨ ᱜᱮ ᱥᱟᱦᱟᱣ ᱪᱮᱫᱚᱜ ᱢᱮ ᱪᱮᱫᱟᱜ ᱡᱮ ᱪᱟᱸᱫᱚᱭ ᱦᱟᱹᱥᱩᱨ ᱞᱮᱱᱠᱷᱟᱱ ᱫᱷᱟᱹᱨᱛᱤ ᱧᱩᱛᱟᱹᱛᱚᱜᱼᱟ ᱟᱨ ᱜᱚᱜᱚ ᱵᱟᱵᱟ ᱠᱤᱱ ᱥᱮᱱ ᱞᱮᱱᱠᱷᱟᱱ ᱡᱤᱵᱚᱱ ᱧᱩᱛᱟᱹᱛᱚᱜᱼᱟ ᱦᱚᱲ ᱫᱚ ᱱᱚᱝᱠᱟ ᱞᱮᱠᱟᱛᱮ ᱠᱚ ᱵᱚᱫᱚᱞᱚᱜᱼᱟ ᱚᱠᱚᱭ ᱫᱚ ᱛᱚᱦᱚᱫ ᱜᱩᱨᱚᱜ ᱛᱮ ᱵᱚᱫᱚᱞᱚᱜᱼᱟ ᱚᱠᱚᱭ ᱫᱚ ᱚᱵᱷᱟᱵ ᱠᱷᱟᱹᱛᱤᱨ ᱛᱮ ᱵᱚᱫᱚᱞᱚᱜᱼᱟ ᱚᱠᱚᱭ ᱫᱚ ᱟᱯᱱᱟᱨ ᱞᱟᱹᱜᱤᱫ ᱛᱮ ᱵᱚᱫᱚᱞᱚᱜᱼᱟ ᱚᱠᱚᱭ ᱫᱚ ᱚᱠᱛᱮ ᱛᱮ ᱵᱚᱫᱚᱞᱚᱜᱼᱟ ᱚᱠᱚᱭ ᱫᱚ ᱪᱚᱞᱚᱱ ᱛᱮ ᱵᱚᱫᱚᱞᱚᱜᱼᱟ ᱚᱠᱚᱭ ᱫᱚ ᱮᱲᱮ ᱛᱮ ᱵᱚᱫᱚᱞᱚᱜᱼᱟ ᱚᱠᱚᱭ ᱫᱚ ᱫᱩᱞᱟᱹᱲ ᱛᱮ ᱵᱚᱫᱚᱞᱚᱜᱼᱟ ᱚᱠᱚᱭ ᱫᱚ ᱧᱟᱢ ᱠᱟᱛᱮ ᱵᱚᱫᱚᱞᱚᱜᱼᱟ ᱟᱨ ᱚᱠᱚᱭ ᱫᱚ ᱟᱫ ᱠᱟᱛᱮ ᱵᱚᱫᱚᱞᱚᱜᱼᱟ ᱟᱨ ᱡᱟᱦᱟᱸᱭ ᱠᱚ ᱵᱟᱠᱚ ᱵᱚᱫᱚᱞᱚᱜᱼᱟ ᱩᱱᱠᱩ ᱫᱚ ᱥᱚᱢᱚᱭᱮ ᱵᱚᱫᱚᱞ ᱠᱟᱠᱚᱣᱟ ᱛᱮᱦᱮᱧ ᱫᱚ ᱚᱵᱷᱟᱵ ᱵᱟᱹᱱᱩᱜᱼᱟ ᱴᱟᱠᱟ ᱨᱮᱱᱟᱝ ᱥᱮ ᱚᱵᱷᱟᱵᱽ ᱵᱟᱹᱱᱩᱜᱼᱟ ᱫᱟᱠᱟ ᱨᱮᱱᱟᱝ ᱚᱵᱷᱟᱵᱽ ᱵᱟᱹᱱᱩᱜᱼᱟ ᱚᱲᱟᱜ ᱨᱮᱱᱟᱝ ᱥᱮ ᱚᱵᱷᱟᱵᱽ ᱵᱟᱹᱱᱩᱜᱼᱟ ᱢᱟᱹᱱᱢᱤ ᱠᱚ ᱨᱮᱱᱟᱝ ᱮᱱᱛᱮ ᱨᱮᱦᱚᱸ ᱥᱩᱠ ᱨᱮ ᱵᱟᱹᱱᱩᱜ ᱠᱚᱣᱟ ᱚᱠᱚᱭ ᱦᱚᱸ ᱪᱮᱫᱟᱜ ᱡᱮ ᱛᱮᱦᱮᱧ ᱚᱵᱷᱟᱵᱽ ᱢᱮᱱᱟᱜᱼᱟ ᱫᱩᱞᱟᱹᱲ ᱨᱮᱱᱟᱝ ᱚᱵᱷᱟᱵᱽ ᱢᱮᱱᱟᱜᱼᱟ ᱫᱟᱭᱟ ᱨᱮᱱᱟᱝ ᱚᱵᱷᱟᱵᱽ ᱢᱮᱱᱟᱜᱼᱟ ᱢᱟᱭᱟ ᱨᱮᱱᱟᱝ ᱚᱵᱷᱟᱵᱽ ᱢᱮᱱᱟᱜᱼᱟ ᱤᱱᱥᱟᱱᱤᱭᱚᱛ ᱨᱮᱱᱟᱝ ᱵᱷᱟᱜᱽ ᱵᱮᱥ ᱞᱟᱹᱜᱤᱫ ᱛᱮᱢᱟ ᱟᱞᱟᱝ ᱜᱮ ᱠᱟᱯᱷᱤ ᱥᱟᱨᱦᱟᱣ ᱞᱟᱹᱜᱤᱫ ᱛᱮᱠᱷᱟᱱ ᱡᱟᱹᱨᱩᱲᱟ ᱚᱱᱛᱚᱨ ᱧᱩᱨᱩᱜ ᱞᱟᱦᱟᱨᱮ ᱥᱟᱠᱟᱢ ᱨᱚᱝ ᱮ ᱵᱚᱫᱚᱞᱟ ᱥᱟᱦᱟᱜ ᱞᱟᱦᱟᱨᱮ ᱢᱟᱱᱣᱟ ᱠᱟᱛᱷᱟᱭ ᱵᱚᱫᱚᱞᱟ ᱛᱤᱱᱟᱹᱜ ᱮᱢ ᱫᱟᱲᱮᱭᱟᱜᱼᱟ ᱥᱟᱨᱦᱟᱣ ᱠᱚᱢᱮ ᱢᱮᱱᱠᱷᱟᱱ ᱩᱭᱦᱟᱹᱨ ᱟᱹᱪᱩᱨ ᱠᱟᱛᱮ ᱵᱷᱟᱫᱮᱥᱟ ᱠᱚᱢᱮ ᱪᱮᱫᱟᱜ ᱡᱮ ᱵᱷᱟᱫᱮᱥ ᱢᱤᱫ ᱱᱚᱝᱠᱟᱱ ᱨᱤᱱ ᱠᱟᱱᱟ ᱫᱟᱣ ᱧᱟᱢ ᱞᱮᱠᱷᱟᱱ ᱡᱚᱛᱚ ᱜᱮ ᱥᱩᱫ ᱢᱩᱲ ᱥᱟᱶᱛᱮ ᱠᱚ ᱦᱟᱞᱟᱦᱟᱢᱟ ᱟᱹᱨᱥᱤ ᱨᱮ ᱢᱟᱹᱭᱞᱟᱹ ᱛᱟᱦᱮᱱ ᱠᱷᱟᱱ ᱫᱷᱩᱸᱫ ᱜᱮ ᱧᱮᱞᱚᱜᱼᱟ ᱚᱱᱠᱟ ᱞᱮᱠᱟ ᱢᱚᱱᱮ ᱡᱩᱫᱤ ᱢᱟᱹᱭᱞᱟᱹ ᱠᱚᱜᱼᱟ ᱦᱚᱲ ᱦᱚᱸ ᱢᱚᱡᱽ ᱫᱚ ᱵᱟᱭ ᱧᱮᱞᱚᱜᱼᱟ ᱠᱟᱴᱩᱵ ᱨᱮᱱᱟᱝ ᱨᱟᱢᱟ ᱦᱟᱨᱟ ᱞᱮᱱᱠᱷᱟᱱ ᱨᱟᱢᱟ ᱜᱮᱠᱚ ᱜᱮᱫᱟ ᱠᱟᱴᱩᱵ ᱫᱚ ᱵᱟᱝ ᱚᱱᱠᱟ ᱞᱮᱠᱟ ᱥᱟᱹᱜᱟᱹᱭ ᱛᱟᱞᱟᱨᱮ ᱜᱟᱹᱞᱛᱤ ᱦᱩᱭ ᱞᱮᱱᱠᱷᱟᱱ ᱜᱟᱹᱞᱛᱤ ᱜᱮ ᱨᱟᱹᱯᱩᱫ ᱡᱟᱹᱨᱩᱲᱟ ᱥᱟᱹᱜᱟᱹᱭ ᱫᱚ ᱵᱟᱝ ᱡᱤᱵᱚᱱ ᱨᱮᱱᱟᱝ ᱢᱤᱫ ᱠᱮ ᱢᱤᱫ ᱞᱟᱹᱲᱦᱟᱹᱭ ᱨᱮ ᱟᱢ ᱜᱮ ᱞᱟᱹᱲᱦᱟᱹᱭ ᱦᱩᱭ ᱟᱢᱟ ᱟᱨ ᱵᱟᱝᱠᱷᱟᱱ ᱱᱚᱣᱟ ᱱᱤᱨᱢᱟᱭᱟ ᱫᱷᱟᱹᱨᱛᱤ ᱨᱮ ᱡᱤᱣᱤ ᱛᱟᱦᱮᱱ ᱦᱚᱸ ᱢᱩᱥᱠᱤᱞ ᱩᱛᱟᱹᱨᱚᱜᱼᱟ ᱡᱤᱵᱚᱱ ᱨᱮ ᱡᱟᱦᱟᱱᱟᱜ ᱜᱮᱢ ᱵᱟᱹᱜᱤᱭᱟ ᱢᱮᱱᱠᱷᱟᱱ ᱦᱩᱞᱟᱹᱥ ᱟᱨ ᱟᱥ ᱛᱤᱥ ᱟᱞᱚᱢ ᱵᱟᱹᱜᱤᱭᱟᱜᱼᱟ ᱪᱮᱫᱟᱜ ᱡᱮ ᱦᱩᱞᱟᱹᱥ ᱟᱨ ᱟᱥ ᱜᱮ ᱵᱟᱧᱪᱟᱣ ᱛᱟᱦᱮᱱ ᱞᱟᱹᱜᱤᱫ ᱮ ᱜᱚᱲᱚ ᱟᱢᱟ